ᱡᱚᱦᱟᱨ ᱜᱮ ᱜᱟᱛᱮ ᱠᱚ ᱥᱟᱱᱟᱢ ᱠᱚ ᱤᱧ ᱜᱮ ᱯᱨᱚᱥᱚᱱᱡᱤᱛ ᱠᱤᱥᱠᱩ ᱟᱨ ᱛᱮᱦᱮᱧᱟᱜ ᱵᱞᱚᱜ ᱵᱷᱤᱰᱤᱭᱳ ᱨᱮ ᱟᱯᱮ ᱡᱚᱛᱚ ᱠᱚᱧ ᱥᱟᱹᱜᱩᱱ ᱫᱟᱨᱟᱢ ᱮᱫ ᱯᱮ ᱠᱟᱱᱟ ᱛᱚ ᱜᱟᱛᱮ ᱠᱚ ᱛᱮᱦᱮᱧ ᱟᱯᱮ ᱯᱮ ᱧᱮᱞ ᱫᱟᱲᱮᱧ ᱠᱟᱱᱟ ᱟᱹᱰᱤ ᱨᱟᱢᱫᱩ ᱪᱚᱢᱫᱩᱧ ᱧᱮᱞᱚᱜ ᱠᱟᱱᱟ ᱛᱚ ᱜᱟᱛᱮ ᱠᱚ ᱛᱮᱦᱮᱧ ᱫᱚ ᱠᱷᱟᱥ ᱠᱷᱚᱵᱚᱨ ᱱᱚᱣᱟ ᱠᱟᱱᱟ ᱡᱮ ᱛᱮᱦᱮᱧ ᱯᱷᱩᱴᱵᱚᱞ ᱴᱩᱨᱱᱟᱢᱮᱱᱴ ᱢᱮᱱᱟᱜᱼᱟ ᱡᱟᱦᱟᱸ ᱫᱚ ᱨᱟᱝᱥᱩᱯᱩᱨ ᱨᱟᱝᱥᱩᱯᱩᱨ ᱟᱛᱳ ᱨᱮ ᱛᱚ ᱜᱟᱛᱮ ᱠᱚ ᱚᱸᱰᱮ ᱪᱟᱞᱟᱜ ᱞᱟᱹᱜᱤᱫ ᱱᱤᱛᱚᱜ ᱱᱟᱦᱟᱜ ᱨᱮᱰᱤ ᱦᱩᱭᱩᱜ ᱛᱟᱵᱚᱱᱟ ᱛᱚ ᱜᱟᱛᱮ ᱠᱚ ᱚᱸᱰᱮ ᱵᱚᱱ ᱪᱟᱞᱟᱜᱼᱟ ᱟᱨ ᱚᱸᱰᱮᱱᱟᱜ ᱪᱮᱫ ᱞᱮᱠᱟ ᱚᱸᱰᱮᱱᱟᱜ ᱧᱮᱞᱚᱜ ᱠᱟᱱᱟ ᱢᱟᱱᱮ ᱚᱸᱰᱮ ᱪᱮᱫ ᱞᱮᱠᱟ ᱦᱚᱲ ᱠᱚ ᱛᱤᱱᱟᱹᱜ ᱟᱭᱢᱟ ᱰᱷᱮᱨ ᱦᱚᱲ ᱠᱚ ᱡᱚᱢᱟᱣ ᱠᱟᱱᱟ ᱟᱨ ᱪᱮᱫ ᱞᱮᱠᱟ ᱠᱷᱮᱞᱟ ᱫᱷᱩᱞᱟ ᱠᱚ ᱛᱮᱦᱮᱧ ᱚᱸᱰᱮ ᱪᱟᱞᱟᱜ ᱠᱟᱱᱟ ᱥᱮ ᱯᱟᱨᱚᱢᱚᱜᱼᱟ ᱚᱱᱟ ᱵᱤᱥᱚᱭ ᱛᱮ ᱱᱟᱦᱟᱜ ᱟᱯᱮ ᱱᱚᱣᱟ ᱵᱷᱤᱰᱤᱭᱳ ᱨᱮ ᱛᱟᱦᱮᱸ ᱤᱫᱤᱜ ᱛᱟᱵᱚᱱ ᱯᱮ ᱧᱮᱞ ᱦᱚᱪᱚ ᱯᱮᱭᱟᱹᱧ ᱛᱚ ᱴᱷᱤᱠ ᱜᱮᱭᱟ ᱫᱮᱞᱟ ᱵᱚᱱ ᱨᱮᱰᱤ ᱞᱮᱱ ᱜᱮ ᱚᱸᱰᱮ ᱵᱚᱱ ᱪᱟᱞᱟᱜᱼᱟ ᱥᱩᱠᱨᱤ ᱡᱤᱞ ᱫᱚᱠᱟᱱ ᱮᱢᱟᱱ ᱛᱮᱭᱟᱜ ᱟᱨ ᱟᱹᱰᱤ ᱵᱷᱤᱲ ᱦᱚᱲ ᱠᱚ ᱱᱤᱠᱟᱛᱮ ᱱᱤᱠᱟᱛᱮ ᱱᱤᱠᱟᱛᱮ ᱛᱚᱵᱮ ᱜᱟᱛᱮ ᱠᱚ ᱵᱷᱤᱰᱤᱭᱳ ᱪᱮᱫ ᱞᱮᱠᱟ ᱯᱮ ᱧᱮᱞ ᱠᱮᱫ ᱛᱟᱵᱚᱱᱟ ᱟᱯᱮ ᱡᱟᱹᱨᱩᱲ ᱠᱚᱢᱮᱱᱴ ᱠᱟᱛᱮ ᱞᱟᱹᱭ ᱛᱟᱵᱚᱱ ᱯᱮ ᱮᱱᱛᱮᱫ ᱜᱟᱛᱮ ᱠᱚ ᱠᱟᱛᱷᱟᱧ ᱮᱢᱟ ᱯᱮ ᱛᱟᱦᱮᱱᱟ ᱛᱮᱦᱮᱧ ᱫᱚ ᱟᱹᱰᱤ ᱢᱚᱡᱽ ᱵᱷᱤᱰᱤᱭᱳᱧ ᱟᱹᱜᱩᱭ ᱛᱟᱵᱚᱱᱟ ᱢᱮᱱᱛᱮ ᱢᱮᱱᱠᱷᱟᱱ ᱜᱟᱛᱮ ᱠᱚ ᱫᱟᱭᱟ ᱠᱟᱛᱮ ᱯᱮ ᱤᱠᱟᱹ ᱠᱟᱹᱧᱟ ᱮᱱᱛᱮᱫ ᱪᱮᱫᱟᱜ

ᱜᱟᱛᱮ ᱠᱚ ᱟᱯᱮ ᱛᱮᱦᱮᱧ ᱯᱮ ᱧᱮᱞ ᱠᱮᱫ ᱛᱟᱵᱚᱱᱟ ᱟᱫᱚ ᱟᱯᱮ ᱟᱯᱮᱭᱟᱜ ᱢᱚᱱᱮ ᱛᱟᱯᱮ ᱠᱩᱥᱤ ᱞᱮᱱᱟ ᱥᱮ ᱵᱟᱝ ᱠᱩᱥᱤ ᱞᱮᱱᱟ ᱡᱟᱹᱨᱩᱲ ᱠᱚᱢᱮᱱᱴ ᱨᱮ ᱞᱟᱹᱭ ᱛᱟᱵᱚᱱ ᱯᱮ ᱟᱨ ᱥᱟᱵᱥᱠᱨᱟᱭᱤᱵᱽ ᱞᱟᱭᱤᱠ ᱥᱮᱭᱟᱨ ᱫᱚ ᱟᱞᱚᱯᱮ ᱦᱤᱲᱤᱧ ᱛᱟᱵᱚᱱᱟ ᱡᱮᱢᱚᱱ ᱟᱨ ᱥᱟᱨᱮᱡ ᱠᱚ ᱦᱚᱲ ᱠᱚᱦᱚᱸ ᱠᱚ ᱧᱮᱞ ᱫᱟᱲᱮᱭᱟᱜ ᱚᱱᱟᱛᱮ ᱩᱱᱠᱩ ᱠᱚᱴᱷᱮᱱ ᱦᱚᱸ ᱱᱚᱣᱟ ᱵᱷᱤᱰᱤᱭᱳ ᱥᱮᱭᱟᱨ ᱛᱟᱵᱚᱱ ᱯᱮ ᱛᱚ ᱜᱟᱛᱮ ᱠᱚ ᱚᱱᱠᱟᱜᱮ ᱟᱯᱮᱭᱟᱜ ᱜᱚᱲᱚ ᱥᱚᱯᱚᱦᱚᱫ ᱛᱮ ᱟᱨᱦᱚᱸ ᱱᱟᱯᱟᱭ ᱱᱟᱯᱟᱭ ᱢᱚᱡᱽ ᱢᱚᱡᱽ ᱵᱷᱤᱰᱤᱭᱳᱧ ᱟᱹᱜᱩ ᱵᱟᱲᱟᱭ ᱛᱟᱵᱚᱱᱟ ᱢᱟ ᱮᱱᱠᱷᱟᱱ ᱡᱚᱦᱟᱨ ᱜᱮ